ᱥᱟᱱᱟᱢ ᱵᱷᱟᱨᱚᱛ ᱵᱟᱹᱥᱤ ᱛᱤᱱᱟᱹᱜ ᱥᱟᱱᱛᱟᱲ ᱵᱚᱭᱦᱟ ᱠᱚ ᱢᱮᱱᱟᱜ ᱵᱚᱱᱟ ᱛᱮᱦᱮᱧ ᱫᱚ ᱟᱵᱚ ᱟᱵᱚᱣᱟᱜ ᱡᱟᱹᱛᱤᱭᱟᱹᱨᱤ ᱯᱚᱨᱚᱵᱽ ᱡᱟᱦᱟᱸ ᱥᱚᱨᱦᱟᱭ ᱨᱮᱭᱟᱜ ᱩᱢ ᱢᱟᱦᱟ ᱯᱟᱹᱦᱤᱞ ᱫᱤᱱ ᱠᱟᱱᱟ ᱟᱨ ᱛᱮᱦᱮᱧ ᱫᱤᱱ ᱫᱚ ᱟᱵᱚ ᱥᱟᱱᱟᱢ ᱥᱟᱱᱛᱟᱲ ᱠᱚᱜᱮ ᱛᱮᱦᱮᱧ ᱟᱵᱚᱣᱟᱜ ᱯᱚᱨᱚᱵᱽ ᱥᱚᱨᱦᱟᱭ ᱞᱟᱹᱜᱤᱫ ᱵᱚ ᱩᱢ ᱢᱟᱦᱟ ᱵᱚ ᱢᱟᱱᱟᱣᱮᱫ ᱠᱟᱱᱟ ᱟᱨ ᱛᱮᱦᱮᱧ ᱫᱚ ᱱᱚᱣᱟ ᱪᱟᱸᱫᱽᱯᱩᱨ ᱟᱹᱛᱩ ᱨᱮ ᱛᱮᱦᱮᱧ ᱱᱚᱣᱟ ᱢᱟᱹᱡᱷᱤ ᱛᱷᱟᱱ ᱨᱮ ᱛᱮᱦᱮᱧ ᱫᱚ ᱩᱢ ᱢᱟᱦᱟ ᱠᱟᱹᱢᱤ ᱦᱚᱨᱟ ᱯᱩᱨᱟᱹᱣ ᱮᱱᱟ ᱱᱚᱣᱟ ᱵᱤᱥᱚᱭ ᱨᱮᱫᱚ ᱱᱚᱣᱟ ᱜᱤᱧ ᱢᱮᱱᱟ ᱡᱮᱦᱮᱛᱩ ᱛᱤᱦᱤᱧ ᱟᱵᱚ ᱢᱤᱫ ᱡᱩᱢᱤᱫᱚᱜ ᱡᱟᱹᱨᱩᱲ ᱛᱟᱵᱚᱱᱟ ᱱᱤᱭᱟᱹ ᱡᱩᱢᱤᱫ ᱛᱟᱞᱟ ᱛᱮᱜᱮ ᱛᱤᱦᱤᱧ ᱟᱵᱚᱣᱟᱜ ᱥᱟᱶᱛᱟ ᱨᱮᱭᱟᱜ ᱚᱠᱟ ᱠᱚ ᱞᱟᱭ ᱞᱟᱠᱪᱟᱨ ᱟᱹᱨᱤᱪᱟᱹᱞᱤ ᱯᱚᱨᱚᱵᱽ ᱯᱚᱨᱵᱟᱥ ᱨᱮᱭᱟᱜ ᱥᱟᱱᱟᱢ ᱠᱚ ᱡᱩᱢᱤᱫ ᱠᱟᱛᱮ ᱜᱮ ᱢᱤᱫᱴᱮᱱ ᱫᱤᱱ ᱛᱟᱹᱨᱤᱠᱷ ᱫᱚ ᱴᱷᱟᱹᱣᱠᱟᱹ ᱨᱮᱭᱟᱜ ᱞᱟᱹᱠᱛᱤ ᱠᱟᱱᱟ ᱱᱤᱭᱟᱹ ᱫᱚ ᱱᱤᱦᱟᱹᱛ ᱟᱵᱚᱣᱟᱜ ᱡᱟᱹᱨᱩᱲ ᱠᱟᱱᱟ ᱡᱮᱦᱮᱛᱩ ᱟᱵᱚ ᱫᱚ ᱴᱷᱟᱹᱠᱩᱨ ᱡᱤᱭᱩ ᱴᱷᱮᱱ ᱟᱨᱫᱟᱥ ᱠᱟᱛᱮᱫ ᱜᱮ ᱟᱵᱚᱣᱟᱜ ᱥᱟᱱᱟᱢᱟᱜ ᱥᱟᱝᱵᱤᱫᱷᱟᱱᱤᱠ ᱨᱚᱠᱠᱷᱟ ᱠᱚᱵᱚᱪ ᱦᱳᱠ ᱪᱟᱦᱮ ᱟᱢᱟᱜ ᱨᱳᱜᱽ ᱢᱩᱨᱜᱟᱹᱱ ᱦᱳᱠ ᱪᱟᱦᱮ ᱟᱢᱟᱜ ᱫᱷᱚᱱ ᱫᱩᱵᱤᱱ ᱦᱳᱠ ᱥᱟᱱᱟᱢᱟᱜ ᱜᱮ ᱟᱵᱚ ᱫᱚ ᱪᱚᱴ ᱪᱟᱸᱫᱳ ᱨᱮ ᱯᱟᱹᱛᱭᱟᱹᱣ ᱠᱟᱛᱮᱫ ᱜᱮ ᱩᱱᱤ ᱴᱷᱮᱱ ᱫᱮᱵᱟ ᱥᱮᱵᱟ ᱫᱚ ᱞᱮᱠ ᱠᱟᱱ ᱛᱟᱵᱚᱱᱟ ᱤᱧ ᱱᱚᱣᱟ ᱟᱵᱚ ᱪᱟᱸᱫᱽᱯᱩᱨ ᱨᱮᱱ ᱡᱟᱦᱟᱸᱭ ᱨᱟᱭᱚᱛ ᱠᱚ ᱢᱮᱱᱟᱜ ᱠᱚᱣᱟ ᱪᱟᱦᱮ ᱟᱵᱚ ᱜᱟᱶᱛᱟ ᱨᱮᱱ ᱢᱩᱠᱷᱤᱭᱟᱹ ᱠᱚ ᱢᱮᱱᱟᱜ ᱠᱚᱣᱟ ᱢᱟᱹᱡᱷᱤ ᱯᱟᱨᱟᱱᱤᱠ ᱡᱚᱜᱽ ᱢᱟᱹᱡᱷᱤ ᱥᱟᱶᱛᱮ ᱛᱮᱦᱮᱧ ᱱᱚᱣᱟ ᱪᱟᱸᱫᱽᱯᱩᱨ ᱟᱹᱛᱩ ᱨᱮ ᱟᱵᱚ ᱨᱮᱱ ᱵᱚᱸᱜᱟ ᱛᱟᱞᱟᱭᱮᱱᱮ ᱢᱟᱱ ᱢᱟᱱᱚᱛᱟᱱ ᱢᱤᱫᱴᱮᱱ ᱢᱟᱦᱟᱥᱚᱭᱮ ᱛᱟᱦᱮᱸ ᱠᱟᱱᱟ ᱨᱟᱹᱱᱤ ᱦᱟᱹᱛᱟᱜ ᱮᱢ ᱤ ᱥᱠᱩᱞ ᱨᱮᱱ ᱡᱟᱦᱟᱸᱭᱟᱜ ᱧᱩᱛᱩᱢ ᱫᱚ ᱦᱩᱭᱩᱜ ᱠᱟᱱᱟ ᱯᱟᱞᱴᱚᱱ ᱢᱟᱨᱰᱤ ᱩᱱᱤᱭᱟᱜ ᱩᱭᱦᱟᱹᱨ ᱟᱨ ᱛᱮᱞᱟ ᱞᱮᱠᱟ ᱛᱮᱜᱮ ᱛᱤᱦᱤᱧ ᱱᱚᱣᱟ ᱢᱟᱹᱡᱷᱤ ᱱᱚᱣᱟ ᱛᱤᱦᱤᱧ ᱱᱚᱣᱟ ᱪᱟᱸᱫᱽᱯᱩᱨ ᱟᱹᱛᱩ ᱨᱮ ᱢᱤᱫᱴᱮᱱ ᱢᱟᱹᱡᱷᱤ ᱛᱷᱟᱱ ᱨᱮ ᱛᱮᱭᱟᱨ ᱵᱟᱱᱟᱣ ᱞᱟᱹᱜᱤᱫ ᱚᱱᱟ ᱨᱮ ᱫᱮᱵᱟ ᱥᱮᱵᱟᱭ ᱞᱟᱹᱜᱤᱫ ᱢᱤᱫᱴᱮᱱ ᱟᱹᱰᱤ ᱢᱟᱨᱟᱝ ᱜᱚᱯᱚᱲᱚ ᱥᱚᱦᱚᱫ ᱛᱮ ᱛᱤᱦᱤᱧ ᱱᱚᱣᱟ ᱡᱟᱦᱮᱨ ᱛᱷᱟᱱ ᱫᱚ ᱛᱮᱭᱟᱨ ᱵᱮᱱᱟᱣ ᱠᱟᱱᱟ ᱵᱮᱱᱟᱣ ᱠᱟᱱᱟ ᱟᱨ ᱛᱤᱦᱤᱧ ᱚᱱᱟᱨᱮ ᱡᱮᱢᱚᱱ ᱟᱛᱳ ᱨᱮᱱ ᱥᱟᱱᱟᱢ ᱜᱚᱜᱚ ᱠᱚ ᱵᱟᱵᱟ ᱠᱚᱜᱮ ᱡᱮᱢᱚᱱ ᱩᱱᱤ ᱵᱚᱸᱜᱟ ᱛᱟᱞᱟ ᱟᱠᱟᱱ ᱢᱟᱹᱱ ᱵᱟᱞᱴᱚᱱ ᱢᱟᱨᱰᱤᱭᱟᱜ ᱟᱨ ᱥᱟᱶᱛᱮ ᱩᱱᱤ ᱨᱮᱱ ᱡᱩᱨᱤ ᱥᱩᱢᱤᱞᱟ ᱦᱮᱢᱵᱨᱚᱢᱟᱜ ᱟᱛᱢᱟ ᱪᱤᱨᱚᱥᱛᱟᱭᱤ ᱥᱮᱨᱢᱟ ᱨᱮ ᱡᱤᱭᱟᱹᱲ ᱥᱮ ᱡᱤᱣᱮᱫ ᱛᱟᱦᱮᱱ ᱞᱟᱹᱜᱤᱫ ᱡᱮᱢᱚᱱ ᱠᱚ ᱠᱚᱭ ᱥᱚᱦᱚᱫ ᱟᱹᱠᱤᱱ ᱡᱟᱛᱮ ᱦᱟᱱᱟᱯᱩᱨᱤ ᱨᱮ ᱩᱱᱠᱤᱱᱟᱜ ᱟᱛᱢᱟ ᱱᱟᱭ ᱟᱨ ᱱᱟᱯᱟᱭ ᱛᱮᱜᱮ ᱛᱟᱦᱮᱱ ᱢᱟ ᱱᱤᱭᱟᱹ ᱜᱮ ᱤᱧ ᱥᱟᱱᱟᱢ ᱫᱤᱥᱚᱢ ᱦᱚᱲ ᱴᱷᱮᱱ ᱥᱮ ᱟᱛᱳ ᱦᱚᱲ ᱴᱷᱮᱱ ᱱᱮᱦᱚᱨ ᱤᱧ ᱫᱚᱦᱚᱭᱮᱫ ᱠᱟᱱᱟ ᱟᱨ ᱛᱤᱦᱤᱧ ᱡᱮᱢᱚᱱ ᱡᱟᱣ ᱥᱮᱨᱢᱟ ᱞᱮᱠᱟᱜᱮ ᱛᱮᱦᱮᱧ ᱡᱟᱠ ᱡᱚᱢᱚ ᱠᱟᱛᱮ ᱱᱤᱭᱟᱹ ᱢᱚᱱᱫᱤᱨ ᱨᱮᱵᱚ ᱫᱮᱵᱟ ᱥᱮᱵᱟᱭ ᱢᱟ ᱟᱨ ᱟᱵᱚᱣᱟᱜ ᱚᱠᱟᱴᱟᱜ ᱟᱛᱢᱟ ᱨᱮᱭᱟᱜ ᱜᱚᱲᱚ ᱜᱚᱯᱚᱲᱚ ᱛᱮ ᱟᱵᱚ ᱛᱮᱦᱮᱧ ᱠᱮᱴᱮᱡ ᱢᱟᱹᱱ ᱵᱚ ᱧᱟᱢ ᱢᱟ ᱱᱚᱣᱟ ᱪᱟᱸᱫᱽᱯᱩᱨ ᱟᱛᱳ ᱨᱮᱱ ᱠᱟᱹᱱᱟᱹᱧ ᱡᱟᱦᱟᱸᱭ ᱱᱩᱭ ᱵᱚᱸᱜᱟ ᱛᱟᱞᱟ ᱟᱠᱟᱱ ᱯᱟᱞᱴᱚᱱ ᱢᱟᱨᱰᱤ ᱨᱮᱱ ᱦᱚᱯᱚᱱ ᱥᱟᱶᱛᱮ ᱤᱧ ᱫᱚ ᱱᱚᱣᱟ ᱪᱤᱨᱟᱝ ᱡᱮᱞᱟ ᱢᱟᱹᱡᱷᱤ ᱢᱟᱰᱣᱟ ᱨᱮᱱ ᱥᱚᱵᱷᱟᱯᱚᱛᱤ ᱠᱟᱹᱱᱟᱹᱧ ᱟᱨ ᱛᱤᱦᱤᱧ ᱡᱮᱢᱚᱱ ᱟᱵᱚ ᱡᱟᱦᱟᱸ ᱵᱚᱱ ᱥᱚᱦᱨᱟᱭᱚᱜ ᱠᱟᱱᱟ ᱡᱮᱢᱚᱱ ᱟᱵᱚ ᱛᱷᱚᱲᱟ ᱧᱩ ᱵᱩᱞ ᱛᱮᱫᱚ ᱵᱟᱝ ᱵᱤᱡᱽ ᱠᱚᱢ ᱟᱵᱚᱣᱟᱜ ᱜᱚᱴᱟ ᱚᱱᱛᱚᱨ ᱟᱨ ᱢᱚᱱᱮ ᱛᱮ ᱡᱟᱛᱮ ᱵᱚᱱ ᱨᱟᱹᱥᱠᱟᱹ ᱡᱚᱝ ᱟᱨ ᱨᱚᱢᱚᱡᱽ ᱡᱚᱝ ᱵᱚ ᱱᱚᱣᱟ ᱞᱟᱹᱜᱤᱫ ᱛᱮ ᱥᱟᱱᱟᱢ ᱫᱤᱥᱚᱢ ᱦᱚᱲ ᱠᱚ ᱤᱧ ᱛᱤᱦᱤᱧ ᱥᱟᱨᱦᱟᱣ ᱤᱧ ᱥᱮ ᱜᱩᱱ ᱢᱟᱱᱤᱧ ᱪᱟᱞ ᱟᱵᱚᱱ ᱠᱟᱱᱟ ᱡᱮᱢᱚᱱ ᱱᱤᱭᱟᱹ ᱥᱚᱦᱨᱟᱭ ᱨᱮ ᱥᱟᱱᱟᱢ ᱦᱚᱲ ᱜᱮ ᱢᱚᱬᱮ ᱢᱟᱦᱟ ᱥᱚᱦᱨᱟᱭ ᱱᱟᱭ ᱱᱟᱯᱟᱭ ᱛᱮᱵᱚ ᱯᱟᱨᱚᱢ ᱛᱟᱵᱚᱱ ᱢᱟ